ᱡᱚᱦᱟᱨ ᱜᱮ ᱥᱟᱱᱟᱢ ᱠᱚ ᱚᱠᱟ ᱞᱮᱠᱟ ᱢᱮᱱᱟᱜ ᱯᱮ ᱛᱟᱵᱚᱱᱟ ᱤᱧ ᱦᱚᱸ ᱟᱹᱰᱤ ᱱᱟᱯᱟᱭ ᱨᱮ ᱢᱤᱱᱟᱹᱧᱟ ᱟᱨ ᱟᱯᱮ ᱠᱚ ᱫᱟᱭᱟ ᱫᱩᱞᱟᱹᱲ ᱛᱮ ᱛᱚ ᱜᱟᱛᱮ ᱠᱚ ᱛᱮᱦᱮᱧ ᱱᱚᱰᱮ ᱢᱤᱫᱴᱟᱝ ᱤᱧ ᱠᱟᱛᱷᱟ ᱱᱚᱰᱮ ᱨᱟᱠᱟᱵ ᱢᱮᱱᱫᱚ ᱢᱤᱫᱴᱟᱝ ᱠᱟᱛᱷᱟ ᱞᱟᱹᱭ ᱥᱟᱱᱟᱧ ᱠᱟᱱᱟ ᱟᱯᱮ ᱠᱚ ᱛᱟᱞᱟᱨᱮ ᱡᱟᱦᱮᱨ ᱟᱭᱳ ᱟᱨ ᱢᱟᱨᱟᱝ ᱵᱩᱨᱩ ᱫᱚ ᱦᱟᱸᱜ ᱡᱚᱛᱚ ᱦᱚᱲ ᱠᱟᱱ ᱨᱮᱱ ᱠᱟᱱ ᱠᱚ ᱜᱮᱭᱟ ᱠᱚ ᱟᱨ ᱡᱚᱛᱚ ᱜᱮᱵᱚᱱ ᱵᱟᱲᱟᱭ ᱠᱟᱜᱼᱟ ᱡᱚᱛᱚ ᱦᱚᱲ ᱨᱮᱱ ᱠᱟᱱ ᱜᱮᱭᱟᱵᱚᱱ ᱦᱟᱸᱜ ᱠᱚ ᱡᱟᱦᱮᱨ ᱟᱭᱳ ᱢᱟᱨᱟᱝ ᱵᱩᱨᱩ ᱫᱚ ᱛᱚ ᱩᱱᱠᱩ ᱡᱟᱦᱮᱨ ᱟᱭᱳ ᱢᱟᱨᱟᱝ ᱵᱩᱨᱩ ᱵᱟᱠᱷᱨᱟᱛᱮ ᱤᱧᱤᱧ ᱢᱮᱱᱟ ᱥᱮ ᱟᱯᱮ ᱯᱮ ᱢᱮᱱᱟ ᱚᱱᱟ ᱫᱚ ᱦᱟᱸᱜ ᱵᱷᱩᱞ ᱫᱚ ᱵᱟᱝ ᱵᱷᱩᱞᱩᱜᱼᱟ ᱡᱚᱛᱚ ᱦᱚᱲ ᱟᱜ ᱜᱮ ᱱᱟᱦᱟᱜ ᱦᱚᱠ ᱫᱚ ᱢᱮᱱᱟᱜ ᱛᱟᱵᱚᱱᱟ ᱵᱚᱸᱜᱟ ᱵᱳᱨᱳ ᱴᱷᱮᱱ ᱫᱩᱠ ᱥᱩᱠ ᱠᱟᱛᱷᱟ ᱵᱮᱥ ᱵᱟᱹᱲᱤᱡ ᱫᱚ ᱱᱟᱦᱟᱜ ᱞᱟᱹᱭ ᱞᱟᱹᱜᱤᱫ ᱞᱟᱹᱠᱛᱤ ᱫᱚ ᱦᱩᱭᱩᱜ ᱜᱮ ᱛᱟᱵᱚᱱᱟ ᱛᱚ ᱱᱚᱰᱮᱱᱟᱜ ᱠᱟᱛᱷᱟ ᱦᱩᱭᱩᱜ ᱠᱟᱱᱟ ᱱᱤᱱᱟᱹᱜ ᱡᱟᱦᱮᱨ ᱨᱮ ᱟᱵᱚ ᱨᱮᱱ ᱵᱚᱸᱜᱟ ᱵᱳᱨᱳ ᱫᱚ ᱱᱟᱦᱟᱜ ᱠᱚ ᱪᱤᱞᱤ ᱠᱟᱱᱟ ᱫᱷᱤᱨᱤ ᱫᱷᱤᱨᱤ ᱫᱟᱨᱮ ᱱᱟᱹᱲᱤ ᱚᱱᱟ ᱠᱚᱜᱮ ᱱᱟᱦᱟᱜ ᱟᱵᱚ ᱫᱚ ᱵᱚᱸᱜᱟ ᱵᱳᱨᱳ ᱵᱚᱱ ᱢᱟᱱᱟᱣ ᱵᱟᱛᱟᱣ ᱠᱟᱜᱼᱟ ᱟᱨ ᱟᱠᱚᱣᱟᱜ ᱪᱤᱱᱦᱟᱹ ᱦᱚᱸ ᱱᱟᱦᱟᱜ ᱚᱱᱠᱟ ᱜᱮᱵᱚᱱ ᱫᱚᱦᱚ ᱟᱹᱜᱩ ᱠᱟᱜᱼᱟ ᱛᱚ ᱡᱩᱫᱤ ᱚᱸᱰᱮ ᱟᱠᱚᱣᱟᱜ ᱪᱤᱱᱦᱟᱹ ᱡᱩᱫᱤ ᱵᱟᱝ ᱛᱟᱦᱮᱸ ᱞᱮᱱ ᱛᱟᱠᱚ ᱠᱷᱟᱱ ᱯᱷᱳᱴᱳ ᱠᱚ ᱠᱤᱢᱵᱟ ᱟᱨ ᱡᱟᱦᱟᱱᱟᱜ ᱠᱚ ᱛᱟᱦᱮᱸ ᱞᱮᱱ ᱛᱟᱠᱚ ᱠᱷᱟᱱ ᱚᱱᱟ ᱢᱟ ᱱᱟᱦᱟᱜ ᱵᱟᱹᱲᱤᱡ ᱜᱮ ᱱᱟᱦᱟᱜ ᱵᱚᱱ ᱢᱚᱱᱮᱭᱮᱜᱼᱟ ᱥᱮ ᱟᱨ ᱱᱚᱰᱮ ᱢᱤᱫᱴᱟᱝ ᱪᱤᱱᱦᱟᱹ ᱧᱮᱞᱚᱜ ᱠᱟᱱᱟ ᱱᱚᱜᱼᱚᱭ ᱧᱮᱞ ᱯᱮ ᱱᱚᱣᱟ ᱡᱟᱦᱮᱨ ᱨᱮᱱᱟᱜ ᱱᱚᱣᱟ ᱱᱟᱜ ᱚᱝ ᱚᱞ ᱟᱠᱟᱱᱟ ᱚᱝ ᱱᱚᱣᱟ ᱫᱚ ᱱᱟᱜ ᱪᱮᱫ ᱛᱮ ᱚᱞ ᱞᱮᱱᱟ ᱱᱚᱣᱟ ᱫᱚ ᱱᱟᱜ ᱚᱞ ᱟᱠᱟᱱᱟ ᱩᱲᱤᱭᱟ ᱛᱮ ᱟᱫᱚ ᱩᱲᱤᱭᱟ ᱛᱮᱫᱚ ᱱᱟᱜ ᱱᱚᱰᱮ ᱠᱟᱛᱷᱟ ᱨᱟᱠᱟᱵ ᱠᱟᱱᱟ ᱡᱮ ᱱᱚᱣᱟ ᱚᱝ ᱫᱚ ᱢᱤᱫᱴᱟᱝ ᱚᱝ ᱱᱚᱢᱚᱝ ᱥᱤᱵᱷᱟᱭᱚ ᱥᱤᱝ ᱠᱤᱝᱵᱟ ᱚᱝ ᱱᱚᱢᱚᱝ ᱟᱠᱚ ᱚᱸᱰᱮ ᱚᱝ ᱱᱚᱢᱚᱝ ᱠᱷᱚᱱ ᱜᱮ ᱱᱟᱜ ᱡᱚᱛᱚ ᱨᱟᱠᱟᱵ ᱠᱟᱱ ᱛᱟᱠᱚᱣᱟ ᱛᱚ ᱚᱱᱟ ᱦᱚᱛᱮᱡ ᱛᱮ ᱱᱟᱜ ᱚᱝ ᱫᱚᱠᱚ ᱚᱞ ᱟᱠᱟᱜᱼᱟ ᱛᱚ ᱱᱚᱰᱮ ᱫᱚ ᱱᱟᱜ ᱟᱫᱚ ᱟᱵᱚ ᱥᱟᱱᱛᱟᱲ ᱠᱚᱫᱚ ᱱᱟᱜ ᱢᱚᱱᱮ ᱛᱮᱵᱚᱱ ᱵᱷᱟᱹᱵᱤᱭᱮᱜᱼᱟ ᱥᱮ ᱱᱟᱜ ᱵᱚᱱ ᱧᱮᱞᱮᱫ ᱠᱷᱟᱱ ᱟᱫᱚ ᱵᱚᱱ ᱢᱮᱱᱮᱜᱼᱟ ᱱᱚᱸᱰᱮ ᱫᱚ ᱚᱠᱟ ᱞᱮᱠᱟ ᱫᱚᱠᱚ ᱵᱟᱸᱠᱷᱮᱲᱮᱜᱼᱟ ᱚᱠᱟ ᱞᱮᱠᱟ ᱫᱚᱠᱚ ᱵᱚᱸᱜᱟ ᱵᱳᱨᱳᱭᱮᱜᱼᱟ ᱚᱱᱟ ᱠᱚᱜᱮ ᱱᱟᱜ ᱠᱟᱛᱷᱟ ᱫᱚ ᱨᱟᱠᱟᱵ ᱠᱟᱱᱟ ᱛᱚ ᱜᱟᱛᱮ ᱠᱚ ᱯᱟᱦᱴᱟ ᱨᱮ ᱤᱧ ᱞᱟᱹᱭ ᱥᱟᱱᱟᱧ ᱠᱟᱱᱟ ᱟᱯᱮ ᱠᱚ ᱛᱟᱞᱟᱨᱮ ᱱᱚᱣᱟ ᱫᱚ ᱱᱟᱜ ᱚᱠᱚᱭ ᱨᱟᱹᱜᱤ ᱟᱹᱲᱤᱥ ᱵᱟᱠᱷᱨᱟ ᱫᱚ ᱱᱟᱜ ᱵᱟᱝ ᱠᱟᱱᱟ ᱟᱵᱚ ᱫᱚ ᱛᱩᱱᱠᱷᱤ ᱛᱚᱞᱟᱥ ᱵᱟᱠᱷᱨᱟ ᱛᱮ ᱵᱷᱤᱰᱤᱭᱳ ᱫᱚᱵᱚᱱ ᱵᱮᱱᱟᱣᱮᱜᱼᱟ ᱱᱟᱜ ᱚᱱᱟ ᱛᱩᱱᱠᱷᱤ ᱛᱚᱞᱟᱥ ᱤᱫᱤ ᱠᱟᱛᱮ ᱜᱮ ᱱᱟᱜ ᱱᱚᱣᱟ ᱵᱷᱤᱰᱤᱭᱳ ᱫᱚᱧ ᱵᱮᱱᱟᱣᱮᱜᱼᱟ ᱟᱹᱲᱤᱥ ᱟᱹᱯᱲᱤᱥ ᱫᱚ ᱚᱠᱚᱭ ᱦᱚᱸ ᱟᱞᱚᱯᱮ ᱫᱚᱦᱚᱭ ᱛᱟᱵᱚᱱᱟ ᱢᱚᱱᱮ ᱨᱮ ᱛᱚ ᱱᱚᱣᱟ ᱠᱟᱛᱷᱟ ᱦᱩᱭᱩᱜ ᱠᱟᱱᱟ ᱱᱚᱜᱼᱱᱟ ᱡᱮ ᱚᱝ ᱚᱞ ᱛᱟᱵᱚᱱ ᱟᱵᱚ ᱥᱟᱱᱛᱟᱲ ᱛᱮᱦᱚᱸ ᱢᱮᱱᱟᱜ ᱜᱮᱭᱟ ᱟᱪᱪᱷᱟ ᱱᱚᱣᱟ ᱟᱵᱚ ᱚᱝ ᱫᱚ ᱪᱮᱫᱟᱜ ᱵᱚᱱ ᱚᱞᱮᱜᱼᱟ ᱱᱚᱣᱟ ᱤᱭᱟᱹ ᱨᱮᱫᱚ ᱡᱟᱦᱮᱨ ᱨᱮᱫᱚ ᱥᱮ ᱟᱵᱚ ᱫᱚ ᱳᱢ ᱵᱚᱱ ᱚᱞ ᱟᱠᱟᱫᱼᱟ ᱢᱮᱱᱛᱮ ᱵᱚᱱ ᱵᱟᱲᱟᱭᱮᱫᱼᱟ ᱡᱮ ᱱᱚᱸᱰᱮ ᱠᱷᱚᱱ ᱫᱚ ᱳᱢ ᱱᱚᱢᱚ ᱥᱤᱵᱟᱭᱚ ᱥᱮ ᱳᱢ ᱱᱚᱢᱚ ᱥᱚᱨᱚᱥᱚᱛᱤ ᱵᱟᱥᱩᱫᱮᱵᱟᱭᱚ ᱚᱱᱠᱟ ᱢᱤᱫᱴᱟᱝ ᱵᱟᱠᱷᱮᱬ ᱢᱮᱱᱟᱜ ᱛᱟᱠᱚᱣᱟ ᱱᱟᱜ ᱟᱠᱚ ᱚᱠᱟ ᱞᱮᱠᱟ ᱥᱮ ᱚᱱᱠᱟ ᱵᱚᱱ ᱵᱟᱠᱷᱮᱬᱮᱜᱼᱟ ᱛᱚ ᱱᱚᱜᱼᱚ ᱱᱚᱸᱰᱮ ᱜᱮ ᱟᱵᱚ ᱢᱟᱺᱡᱷᱤ ᱢᱟᱯᱟᱡᱤ ᱠᱚ ᱪᱮᱛᱟᱱ ᱨᱮ ᱠᱟᱛᱷᱟ ᱛᱟᱦᱮᱱ ᱠᱟᱱᱟ ᱛᱚ ᱟᱯᱮᱭᱟᱜ ᱴᱚᱞᱟ ᱨᱮᱱᱟᱜ ᱡᱟᱦᱮᱨ ᱠᱟᱱᱟ ᱟᱯᱮᱭᱟᱜ ᱡᱟᱦᱮᱨ ᱨᱮ ᱟᱯᱮ ᱚᱠᱟ ᱞᱮᱠᱟ ᱛᱮᱯᱮ ᱵᱚᱸᱜᱟ ᱵᱩᱨᱩᱭᱟ ᱚᱠᱟ ᱞᱮᱠᱟ ᱛᱮ ᱵᱟᱝ ᱚᱱᱟ ᱫᱚ ᱱᱟᱜ ᱟᱯᱮ ᱜᱮᱯᱮ ᱵᱟᱲᱟᱭ ᱟᱠᱟᱫᱼᱟ ᱛᱚ ᱟᱞᱮ ᱫᱚ ᱱᱟᱜ ᱧᱮᱧᱮᱞᱤᱭᱟᱹ ᱦᱚᱲ ᱠᱟᱱᱟᱞᱮ ᱧᱮᱧᱮᱞ ᱡᱚᱝ ᱦᱚᱲ ᱠᱟᱱᱟᱞᱮ ᱟᱨ ᱚᱠᱟ ᱫᱚ ᱱᱟᱜ ᱵᱟᱞᱮ ᱡᱚᱛᱷᱟᱛᱟᱜ ᱠᱟᱱᱟ ᱟᱨ ᱵᱟᱞᱮ ᱧᱮᱞᱮᱫ ᱛᱟᱯᱮᱭᱟ ᱚᱱᱟ ᱫᱚ ᱡᱚᱛᱷᱟᱛ ᱢᱮᱱᱛᱮ ᱵᱟᱞᱮ ᱞᱮᱠᱷᱟᱭᱮᱫ ᱛᱟᱯᱮᱭᱟ ᱛᱚ ᱚᱱᱟ ᱫᱚ ᱱᱟᱜ ᱞᱮ ᱢᱮᱢᱮᱱ ᱠᱟᱱ ᱜᱮᱭᱟ ᱛᱚ ᱱᱚᱣᱟ ᱠᱚ ᱠᱟᱛᱷᱟ ᱜᱮ ᱟᱨ ᱚᱠᱟ ᱞᱮᱠᱟ ᱵᱚᱱ ᱡᱟᱦᱮᱨ ᱨᱮ ᱚᱠᱟ ᱱᱚᱣᱟ ᱳᱢ ᱪᱷᱟᱰᱟ ᱠᱟᱛᱮ ᱟᱨ ᱪᱮᱫ ᱵᱚᱱ ᱚᱞ ᱞᱮᱠᱷᱟᱱ ᱫᱚ ᱡᱚᱛᱷᱟᱛᱚᱜ ᱛᱟᱵᱚᱱᱟ ᱚᱱᱟ ᱜᱮ ᱡᱚᱛᱚ ᱦᱚᱲ ᱛᱩᱱᱠᱷᱤ ᱛᱚᱞᱟᱥ ᱨᱮ ᱛᱟᱦᱮᱱ ᱛᱟᱵᱚᱱ ᱯᱮ ᱵᱟᱲᱟᱭ ᱯᱮ ᱪᱮᱫ ᱵᱚᱱ ᱚᱞ ᱞᱮᱠᱷᱟᱱ ᱡᱚᱛᱷᱟᱛᱚᱜᱼᱟ ᱚᱱᱟ ᱜᱮ ᱤᱧ ᱯᱟᱦᱴᱟ ᱥᱮᱱ ᱠᱷᱚᱱ ᱞᱟᱹᱭ ᱞᱟᱹᱭ ᱫᱚ ᱠᱷᱟᱴᱚ ᱢᱟᱪᱷᱟ ᱛᱮ ᱱᱤᱱᱟᱹᱜ ᱤᱧ ᱫᱚᱦᱚ ᱞᱮᱫᱼᱟ ᱛᱚ ᱢᱟ ᱡᱚᱦᱟᱨ ᱜᱮ